ᱢᱤᱫ ᱥᱟᱛᱟᱢ ᱞᱟᱹᱭ ᱠᱟᱛᱮᱧ ᱥᱮᱴᱮᱨ ᱠᱟᱱᱟ ᱚᱱᱟ ᱫᱚ ᱦᱩᱭᱩᱜ ᱠᱟᱱᱟ ᱚᱞ ᱪᱤᱠᱤ ᱨᱮᱭᱟᱜ ᱵᱤᱵᱟᱫ ᱱᱤᱛᱚᱜ ᱥᱟᱱᱛᱟᱲ ᱯᱟᱨᱜᱟᱱᱟ ᱨᱮ ᱡᱮ ᱚᱞ ᱪᱤᱠᱤ ᱨᱮᱭᱟᱜ ᱚᱠᱟ ᱵᱤᱵᱟᱫ ᱪᱟᱞᱟᱜ ᱠᱟᱱ ᱚᱱᱟ ᱥᱳᱥᱟᱞ ᱢᱤᱰᱤᱭᱟ ᱨᱮ ᱟᱹᱰᱤ ᱛᱮᱫ ᱜᱮ ᱵᱷᱟᱭᱨᱟᱞᱚᱜ ᱠᱟᱱᱟ ᱟᱨ ᱚᱱᱟ ᱵᱷᱤᱰᱤᱭᱳ ᱧᱮᱞ ᱠᱟᱛᱮ ᱢᱚᱱᱮ ᱡᱤᱣᱤ ᱨᱮ ᱟᱹᱰᱤ ᱟᱸᱴ ᱜᱮ ᱨᱟᱸᱜᱟᱣ ᱵᱩᱡᱷᱟᱹᱜ ᱠᱟᱱᱟ ᱡᱟᱦᱟᱸᱭ ᱫᱚ ᱚᱞ ᱪᱤᱠᱤ ᱠᱚ ᱵᱤᱨᱳᱫᱮᱫ ᱠᱟᱱ ᱥᱟᱱᱛᱷᱟᱞ ᱯᱟᱨᱜᱟᱱᱟ ᱢᱚᱛᱞᱚᱵ ᱫᱩᱢᱠᱟ ᱮᱥ ᱯᱤ ᱠᱚᱞᱮᱡᱽ ᱨᱮᱱ ᱯᱟᱹᱴᱷᱩᱣᱟᱹ ᱦᱚᱛᱮ ᱛᱮ ᱢᱤᱫ ᱥᱟᱞ ᱞᱟᱦᱟ ᱨᱮ ᱱᱚᱣᱟ ᱨᱮᱭᱟᱜ ᱵᱤᱨᱳᱫᱷ ᱦᱩᱭ ᱞᱮᱱᱟ ᱤᱱᱟᱹ ᱛᱟᱭᱱᱚᱢ ᱛᱷᱤᱨ ᱧᱚᱜ ᱞᱮᱱᱟ ᱟᱨᱦᱚᱸ ᱱᱚᱜᱼᱚᱭ ᱚᱱᱟ ᱠᱚᱞᱮᱡᱽ ᱨᱮᱱ ᱜᱮ ᱥᱟᱱᱛᱷᱟᱞ ᱯᱟᱨᱜᱟᱱᱟ ᱮᱥ ᱯᱤ ᱠᱚᱞᱮᱡᱽ ᱨᱮᱱ ᱜᱮ ᱯᱨᱚᱯᱷᱮᱥᱚᱨ ᱠᱚ ᱥᱟᱱᱛᱷᱟᱞᱤ ᱞᱤᱯᱤ ᱨᱮᱭᱟᱜ ᱚᱞᱪᱤᱠᱤ ᱠᱚ ᱵᱤᱨᱳᱫᱷ ᱟᱠᱟᱫᱟ ᱱᱚᱣᱟ ᱫᱚ ᱟᱹᱰᱤ ᱨᱟᱸᱜᱟᱣ ᱨᱮᱭᱟᱜ ᱠᱟᱛᱷᱟ ᱠᱟᱱ ᱜᱮᱭᱟ ᱡᱟᱦᱟᱸ ᱫᱚ ᱟᱵᱚ ᱚᱞᱪᱤᱠᱤ ᱞᱤᱯᱤ ᱟᱨ ᱵᱳᱭᱜᱟᱱᱤᱠ ᱠᱚ ᱢᱮᱛᱟᱣᱟᱜ ᱠᱟᱱ ᱯᱨᱚᱯᱷᱮᱥᱟᱨ ᱨᱮᱱ ᱡᱮ ᱥᱟᱯᱚᱴᱟᱨ ᱠᱚ ᱢᱮᱱᱟᱜ ᱠᱚ ᱟᱨ ᱥᱮ ᱯᱨᱚᱯᱷᱮᱥᱟᱨ ᱠᱚᱦᱚᱸ ᱚᱞᱪᱤᱠᱤ ᱨᱮᱭᱟᱜ ᱟᱹᱰᱤ ᱡᱳᱨᱫᱟᱨ ᱛᱟᱹᱨᱤᱠᱟ ᱛᱮᱠᱚ ᱵᱤᱨᱳᱫᱷ ᱟᱠᱟᱫᱟ ᱚᱱᱟ ᱠᱟᱨᱚᱱ ᱛᱮ ᱡᱷᱟᱲᱠᱷᱚᱸᱰ ᱨᱮᱱ ᱡᱚᱛᱚ ᱥᱟᱱᱛᱟᱞ ᱟᱹᱫᱤᱵᱟᱹᱥᱤ ᱠᱚ ᱟᱹᱰᱤ ᱟᱸᱴ ᱠᱚ ᱨᱟᱸᱜᱟᱣ ᱟᱠᱟᱱᱟ ᱚᱞᱪᱤᱠᱤ ᱨᱮᱭᱟᱜ ᱵᱤᱨᱳᱫᱷ ᱫᱚ ᱵᱟᱝ ᱠᱚ ᱥᱟᱦᱟᱣ ᱫᱟᱲᱮᱭᱟᱜ ᱠᱟᱱᱟ ᱚᱞᱪᱤᱠᱤᱭᱟᱜ ᱵᱤᱨᱳᱫᱷ ᱢᱚᱛᱞᱚᱵ ᱫᱚ ᱯᱚᱱᱰᱤᱛ ᱨᱟᱹᱜᱷᱩᱱᱟᱛᱷ ᱢᱩᱨᱢᱩ ᱯᱟᱹᱨᱥᱤ ᱥᱤᱧ ᱪᱟᱸᱫᱚ ᱯᱚᱱᱰᱤᱛ ᱨᱟᱹᱜᱷᱩᱱᱟᱛᱷ ᱢᱩᱨᱢᱩᱣᱟᱜ ᱵᱤᱨᱳᱫᱷ ᱜᱮ ᱦᱩᱭᱩᱜ ᱠᱟᱱᱟ ᱡᱟᱦᱟᱸ ᱛᱤᱱᱟᱹᱜ ᱱᱤᱛᱚᱜ ᱚᱞ ᱪᱤᱠᱤ ᱠᱚ ᱵᱤᱨᱳᱫᱮᱫ ᱠᱟᱱ ᱩᱱᱠᱩ ᱫᱚ ᱮᱠᱮᱱ ᱚᱞ ᱪᱤᱠᱤ ᱨᱮᱭᱟᱜ ᱜᱟᱹᱞᱛᱤ ᱠᱚ ᱥᱮᱸᱫᱽᱨᱟᱭᱮᱫᱟ ᱚᱞ ᱪᱤᱠᱤ ᱚᱠᱟ ᱞᱮᱠᱟᱛᱮ ᱡᱷᱟᱲᱠᱷᱚᱸᱰ ᱨᱮ ᱵᱟᱝ ᱠᱚ ᱞᱟᱹᱜᱩ ᱦᱚᱪᱚᱣᱟᱜ ᱚᱱᱟ ᱨᱮᱭᱟᱜ ᱜᱟᱹᱞᱛᱤ ᱠᱚ ᱥᱮᱸᱫᱽᱨᱟᱭᱮᱫᱟ ᱱᱩᱠᱩ ᱚᱞ ᱪᱤᱠᱤ ᱵᱤᱨᱳᱫᱷᱤ ᱫᱚ ᱟᱵᱚ ᱥᱟᱱᱛᱷᱟᱞ ᱥᱚᱢᱟᱡᱽ ᱨᱮᱱ ᱟᱹᱰᱤ ᱢᱟᱨᱟᱝ ᱜᱟᱱᱰᱟᱨ ᱠᱟᱱᱟ ᱠᱚ ᱟᱨ ᱱᱩᱠᱩ ᱜᱟᱱᱰᱟᱨ ᱠᱟᱨᱚᱱ ᱛᱮᱜᱮ ᱛᱤᱦᱤᱧ ᱟᱵᱚᱣᱟᱜ ᱥᱟᱱᱛᱷᱟᱞᱤ ᱵᱷᱟᱥᱟ ᱟᱹᱰᱤ ᱛᱟᱭᱱᱚᱢ ᱨᱮ ᱢᱮᱱᱟᱜᱼᱟ ᱱᱩᱠᱩ ᱜᱟᱱᱰᱟᱨ ᱥᱟᱶᱛᱟ ᱜᱟᱱᱰᱟᱨ ᱫᱚ ᱵᱟᱵᱚᱱ ᱤᱠᱟᱹᱣ ᱠᱚ ᱪᱟᱹᱦᱤ ᱱᱩᱠᱩ ᱫᱚ ᱦᱟᱢᱮᱥᱟ ᱵᱤᱨᱳᱫ ᱛᱮᱜᱮ ᱠᱚ ᱛᱟᱦᱮᱱ ᱠᱟᱱᱟ ᱟᱨ ᱱᱩᱠᱩᱣᱟᱜ ᱵᱤᱨᱳᱫ ᱠᱟᱨᱚᱱ ᱛᱮ ᱡᱷᱟᱲᱠᱷᱚᱸᱰ ᱥᱚᱨᱠᱟᱨ ᱯᱮᱥᱳᱯᱮᱥ ᱨᱮ ᱯᱟᱲᱟᱜ ᱠᱟᱱᱟ

ᱡᱮ ᱱᱩᱠᱩ ᱫᱚ ᱥᱟᱶᱛᱟ ᱜᱟᱸᱰᱟᱨ ᱠᱟᱱᱟ ᱠᱚ ᱟᱨ ᱛᱤᱥ ᱦᱚᱸ ᱥᱟᱱᱛᱷᱟᱞᱤ ᱞᱤᱯᱤ ᱚᱞ ᱪᱤᱠᱤ ᱨᱮᱭᱟᱜ ᱫᱚ ᱱᱩᱠᱩ ᱵᱟᱠᱚ ᱥᱟᱯᱚᱴᱟ ᱚᱨ ᱦᱟᱢᱮᱥᱟ ᱚᱞ ᱪᱤᱠᱤ ᱵᱤᱨᱳᱫᱷ ᱨᱮᱜᱮ ᱱᱩᱠᱩ ᱠᱚ ᱛᱤᱸᱜᱩ ᱫᱟᱨᱟᱢᱚᱜ ᱠᱟᱱᱟ ᱚᱞ ᱪᱤᱠᱤ ᱨᱮᱭᱟᱜ ᱜᱟᱹᱞᱛᱤ ᱠᱚ ᱥᱮᱸᱫᱽᱨᱟᱭᱮᱫᱟ ᱚᱞ ᱪᱤᱠᱤ ᱛᱤᱱᱟᱹᱜ ᱟᱥᱟᱱ ᱛᱮ ᱜᱤᱫᱽᱨᱟᱹ ᱠᱚ ᱪᱮᱫᱟ ᱩᱱᱟᱹᱜ ᱫᱮᱣᱱᱟᱜᱨᱤ ᱛᱮ ᱩᱱᱟᱹᱜ ᱟᱥᱟᱱ ᱛᱮ ᱵᱟᱠᱚ ᱪᱮᱫᱟ ᱟᱨ ᱫᱮᱣᱱᱟᱜᱨᱤ ᱞᱤᱯᱤ ᱪᱮᱫ ᱨᱮᱦᱚᱸ ᱟᱭᱢᱟ ᱫᱤᱱ ᱥᱚᱢᱚᱭ ᱞᱟᱜᱟᱜ ᱠᱟᱱᱟ ᱢᱤᱫ ᱫᱤᱱ ᱛᱮᱫᱚ ᱫᱮᱣᱱᱟᱜᱨᱤ ᱞᱤᱯᱤ ᱦᱚᱸ ᱵᱟᱝᱠᱚ ᱪᱮᱫ ᱫᱟᱲᱮᱭᱟᱜ ᱠᱟᱱᱟ ᱚᱞᱪᱤᱠᱤ ᱞᱤᱯᱤ ᱱᱩᱱᱟᱹᱜ ᱟᱥᱟᱱ ᱢᱮᱱᱟᱜᱼᱟ ᱡᱮ ᱢᱤᱫ ᱦᱟᱯᱛᱟ ᱟᱱᱫᱟᱨ ᱛᱮᱜᱮ ᱟᱵᱚᱨᱮᱱ ᱜᱤᱫᱽᱨᱟᱹ ᱥᱟᱱᱛᱷᱟᱞ ᱜᱤᱫᱽᱨᱟᱹ ᱚᱞᱪᱤᱠᱤ ᱠᱚ ᱪᱮᱫ ᱫᱟᱲᱮᱭᱟᱜᱼᱟ ᱚᱞᱪᱤᱠᱤ ᱨᱮᱭᱟᱜ ᱯᱟᱲᱦᱟᱭ ᱚᱣᱟᱱ ᱠᱞᱟᱥ ᱠᱷᱚᱱ ᱯᱷᱟᱭᱤᱵᱷ ᱠᱞᱟᱥ ᱨᱮᱭᱟᱜ ᱠᱤᱛᱟᱹᱵ ᱚᱠᱟᱭ ᱥᱚᱨᱠᱟᱨᱮ ᱪᱟᱹᱞᱩᱭᱮ ᱢᱮᱱ ᱠᱟᱜᱼᱟ ᱚᱱᱟᱨᱮ ᱱᱩᱠᱩ ᱟᱲᱜᱟ ᱠᱚ ᱰᱟᱞᱟᱣᱫᱟ ᱟᱨᱮ ᱵᱷᱟᱭ ᱯᱟᱦᱞᱟ ᱠᱷᱚᱱ ᱯᱟᱸᱪᱣᱟ ᱦᱟᱹᱵᱤᱡ ᱨᱮᱱ ᱜᱤᱫᱽᱨᱟᱹ ᱛᱚ ᱚᱞ ᱪᱤᱠᱤᱛᱮ ᱯᱟᱲᱦᱟᱣ ᱪᱮᱫ ᱦᱚᱪᱚ ᱠᱚ ᱩᱱᱠᱩ ᱠᱚ ᱪᱮᱫ ᱟᱜ ᱠᱷᱟᱱ ᱞᱟᱦᱟ ᱠᱞᱟᱥ ᱥᱮ ᱵᱟᱝ ᱠᱚ ᱫᱤᱠᱠᱟᱹᱛᱚᱜᱼᱟ ᱞᱟᱦᱟ ᱥᱮᱫ ᱚᱞ ᱪᱤᱠᱤ ᱯᱟᱲᱦᱟᱣ ᱨᱮ ᱵᱟᱝ ᱠᱚ ᱫᱤᱠᱠᱟᱹᱛᱚᱜᱼᱟ ᱟᱨ ᱚᱱᱟ ᱞᱮᱠᱟᱛᱮ ᱚᱞ ᱪᱤᱠᱤ ᱨᱮᱭᱟᱜ ᱵᱤᱠᱟᱥ ᱦᱚᱸ ᱦᱩᱭᱩᱜᱼᱟ ᱢᱮᱱᱠᱷᱟᱱ ᱱᱩᱠᱩ ᱫᱚ ᱚᱞ ᱪᱤᱠᱤ ᱵᱟᱹᱭᱨᱤ ᱛᱤᱥ ᱦᱚᱸ ᱚᱞ ᱪᱤᱠᱤ ᱨᱮᱭᱟᱜ ᱵᱤᱨᱳᱫᱷ ᱫᱚ ᱵᱟᱝ ᱠᱚ ᱛᱷᱤᱨᱚᱜᱼᱟ ᱚᱱᱟ ᱤᱭᱟᱹᱛᱮ ᱟᱵᱚ ᱦᱚᱸ ᱥᱮ ᱯᱩᱨᱟᱹ ᱥᱟᱱᱛᱟᱞ ᱥᱚᱢᱟᱡᱽ ᱨᱮᱱ ᱦᱚᱲ ᱡᱟᱦᱟᱸᱭ ᱚᱞᱪᱤᱠᱤ ᱫᱩᱞᱟᱹᱲᱤᱭᱟᱹ ᱠᱟᱱᱟ ᱠᱚ ᱩᱱᱠᱩ ᱦᱚᱸ ᱱᱤᱛᱚᱜ ᱫᱚ ᱩᱱᱠᱩ ᱵᱤᱨᱳᱫᱷ ᱨᱮ ᱚᱞᱪᱤᱠᱤ ᱵᱤᱨᱳᱫᱷᱤ ᱨᱮ ᱵᱤᱨᱳᱫᱷ ᱩᱯᱟᱹᱨ ᱨᱮ ᱯᱩᱨᱟᱹ ᱡᱳᱨᱫᱟᱨ ᱰᱷᱟᱝ ᱛᱮ ᱵᱤᱨᱳᱫᱷ ᱦᱩᱭᱩᱜ ᱪᱟᱹᱭ ᱠᱟᱱᱟ ᱵᱟᱵᱚᱱ ᱟᱹᱭᱠᱟᱹᱣ ᱠᱚᱣᱟ ᱱᱩᱠᱩ ᱚᱞᱪᱤᱠᱤ ᱵᱤᱨᱳᱫᱷ ᱥᱟᱶᱛᱟ ᱜᱟᱸᱰᱟᱨ ᱫᱚ ᱡᱟᱵ ᱛᱟᱠᱚ ᱱᱩᱠᱩ ᱵᱟᱵᱚᱱ ᱵᱤᱨᱳᱫᱷ ᱠᱚᱣᱟ ᱛᱟᱵ ᱛᱚᱠ ᱱᱩᱠᱩ ᱵᱤᱨᱳᱫᱷ ᱛᱮᱜᱮ ᱠᱚ ᱛᱟᱦᱮᱱᱟ ᱚᱱᱟᱛᱮ ᱮᱠ ᱢᱟᱛᱨᱚ ᱩᱯᱟᱭ ᱢᱮᱱᱟᱜᱼᱟ ᱱᱤᱛᱚᱜ ᱫᱚ ᱱᱩᱠᱩ ᱵᱟᱝ ᱠᱚ ᱛᱷᱤᱨᱚᱜ ᱠᱟᱱᱟ ᱚᱞ ᱪᱤᱠᱤ ᱵᱤᱨᱳᱫᱷ ᱚᱱᱟ ᱤᱭᱟᱹᱛᱮ ᱱᱚᱣᱟ ᱵᱷᱟᱨᱚᱛ ᱫᱤᱥᱚᱢ ᱨᱮᱱ ᱚᱞ ᱪᱤᱠᱤ ᱫᱩᱞᱟᱹᱲᱤᱭᱟᱹ ᱡᱷᱟᱲᱠᱷᱚᱸᱰ ᱯᱨᱚᱫᱮᱥ ᱨᱮᱱ ᱚᱞ ᱪᱤᱠᱤ ᱫᱩᱞᱟᱹᱲᱤᱭᱟᱹ ᱥᱟᱱᱛᱷᱟᱞ ᱯᱟᱨᱜᱟᱱᱟ ᱨᱮᱱ ᱚᱞ ᱪᱤᱠᱤ ᱫᱩᱞᱟᱹᱲᱤᱭᱟᱹ ᱱᱩᱠᱩ ᱚᱞ ᱪᱤᱠᱤ ᱜᱟᱸᱰᱟᱨ ᱫᱚ ᱡᱟᱵ ᱛᱟᱠ ᱵᱟᱵᱚᱱ ᱥᱤᱫᱷᱟᱹ ᱠᱚᱣᱟ ᱛᱟᱵ ᱛᱟᱠ ᱱᱩᱠᱩ ᱵᱤᱨᱳᱫ ᱛᱮᱜᱮ ᱵᱚᱱ ᱛᱟᱦᱮᱱᱟ ᱱᱩᱠᱩᱣᱟᱜ ᱩᱱᱠᱩ ᱜᱟᱱᱰᱟᱨ ᱡᱟᱵ ᱛᱟᱠ ᱵᱟᱵᱚᱱ ᱱᱩᱠᱩ ᱵᱚᱱ ᱞᱟᱜᱟ ᱧᱤᱨ ᱠᱚᱣᱟ ᱛᱟᱵ ᱛᱮᱫᱚ ᱵᱟᱵᱚᱱ ᱛᱷᱤᱨᱚᱜᱼᱟ ᱱᱩᱠᱩ ᱚᱞᱪᱤᱠᱤ ᱜᱟᱱᱰᱟᱨ ᱥᱟᱶᱛᱟ ᱜᱟᱱᱰᱟᱨ ᱠᱟᱱᱟ ᱠᱚ ᱟᱵᱚᱣᱟᱜ ᱥᱟᱱᱛᱟᱞ ᱥᱚᱢᱟᱡᱽ ᱜᱚᱜᱚᱡ ᱨᱮᱠᱚ ᱞᱟᱜᱟᱣ ᱠᱟᱱᱟ ᱛᱤᱥ ᱦᱚᱸ ᱱᱩᱠᱩ ᱫᱚ ᱥᱟᱱᱛᱟᱞ ᱥᱚᱢᱟᱡᱽ ᱵᱟᱠᱚ ᱞᱟᱦᱟ ᱦᱚᱪᱚᱣᱟᱜᱼᱟ ᱦᱟᱢᱮᱥᱟ ᱚᱞᱪᱤᱠᱤ ᱨᱮ ᱫᱳᱥ ᱠᱚ ᱥᱮᱸᱫᱟ ᱟᱹᱰᱤ ᱢᱟᱨᱟᱝ ᱵᱤᱫᱽᱣᱟᱱ ᱠᱚ ᱞᱮᱠᱷᱟᱜ ᱠᱟᱱᱟ ᱟᱨ ᱱᱩᱠᱩ ᱵᱤᱫᱽᱣᱟᱱ ᱫᱚ ᱱᱩᱠᱩ ᱫᱚᱵᱚᱱ ᱞᱟᱜᱟᱛ ᱧᱤᱨ ᱠᱚᱣᱟ ᱛᱟᱵᱜᱮ ᱱᱩᱠᱩ ᱵᱚᱱ ᱤᱠᱟᱹᱣ ᱠᱚᱣᱟ ᱚᱞᱪᱤᱠᱤ ᱵᱤᱨᱩᱫᱽ ᱨᱮ ᱩᱱᱟᱹᱜ ᱟᱸᱴ ᱱᱩᱠᱩ ᱠᱚ ᱵᱷᱤᱰᱤᱭᱳ ᱠᱚ ᱵᱷᱟᱭᱨᱟᱞ ᱫᱟ ᱩᱱᱟᱹᱜ ᱟᱸᱴ ᱠᱚ ᱵᱷᱟᱭᱨᱟᱞ ᱫᱟ ᱥᱟᱱᱛᱟᱞ ᱥᱚᱢᱟᱡᱽ ᱨᱟᱸᱜᱟᱣ ᱦᱚᱪᱚᱭᱮᱫ ᱠᱚᱣᱟ ᱛᱤᱥ ᱦᱚᱸ ᱵᱟᱠᱚ ᱵᱟᱠᱚ ᱵᱟᱠᱚ ᱵᱟᱵᱚᱱ ᱵᱟᱹᱜᱤ ᱟᱠᱚᱣᱟ ᱱᱩᱠᱩ ᱚᱞ ᱪᱤᱠᱤ ᱜᱟᱸᱰᱟᱨ ᱫᱚ ᱡᱟᱵ ᱛᱟᱠ ᱵᱟᱵᱚᱱ ᱞᱟᱜᱟ ᱠᱚᱣᱟ ᱛᱟᱵ ᱛᱟᱠ ᱵᱟᱵᱚᱱ ᱤᱠᱟᱹᱣ ᱠᱚᱣᱟ ᱵᱚᱭᱦᱟ ᱠᱚ ᱚᱱᱟ ᱤᱛᱤᱧ ᱢᱮᱱᱟ ᱡᱩᱢᱤᱫ ᱨᱮᱭᱟᱜ ᱚᱠᱛᱮ ᱦᱩᱭ ᱠᱟᱱᱟ ᱫᱮᱵᱚᱱ ᱡᱩᱢᱤᱫᱚᱜ ᱯᱩᱨᱟᱹ ᱡᱷᱟᱲᱠᱷᱚᱸᱰ ᱨᱮᱱ ᱥᱟᱱᱛᱟᱲ ᱵᱚᱭᱦᱟ ᱥᱮ ᱡᱟᱦᱟᱸ ᱡᱟᱦᱟᱸ ᱥᱴᱮᱴ ᱨᱮᱜᱮ ᱟᱵᱚ ᱥᱟᱱᱛᱟᱲ ᱵᱚᱭᱦᱟ ᱠᱚ ᱢᱮᱱᱟᱜ ᱵᱚᱱ ᱵᱟᱝᱜᱟᱞ ᱨᱮᱱ ᱥᱟᱱᱛᱟᱲ ᱩᱲᱤᱥᱥᱟ ᱨᱮᱱ ᱥᱟᱱᱛᱟᱲ ᱟᱥᱟᱢ ᱨᱮᱱ ᱥᱟᱱᱛᱟᱲ ᱡᱷᱟᱲᱠᱷᱚᱸᱰ ᱨᱮᱱ ᱥᱟᱱᱛᱟᱲ ᱵᱤᱦᱟᱨ ᱨᱮᱱ ᱥᱟᱱᱛᱟᱲ ᱱᱩᱠᱩ ᱚᱞᱪᱤᱠᱤ ᱵᱟᱹᱭᱨᱤ ᱫᱚ ᱡᱟᱵᱽ ᱛᱟᱠ ᱵᱟᱵᱚᱱ ᱞᱟᱜᱟ ᱧᱤᱨ ᱠᱚᱣᱟ ᱛᱟᱵᱽ ᱛᱟᱠ ᱵᱟᱵᱚᱱ ᱛᱷᱤᱨᱚᱜᱼᱟ ᱮᱠᱢᱟᱛᱨᱚ ᱩᱯᱟᱭ ᱫᱚ ᱢᱮᱱᱟᱜᱼᱟ ᱱᱩᱠᱩ ᱡᱟᱵ ᱛᱟᱠ ᱚᱞᱪᱤᱠᱤ ᱵᱤᱨᱳᱫᱷᱤ ᱵᱟᱵᱚᱱ ᱞᱟᱜᱟ ᱧᱤᱨ ᱠᱚᱣᱟ ᱛᱟᱵ ᱛᱟᱠ ᱵᱟᱵᱚᱱ ᱛᱷᱤᱨᱚᱜᱼᱟ ᱥᱟᱨᱠᱟᱨ ᱡᱷᱟᱲᱠᱷᱚᱸᱰ ᱥᱚᱨᱠᱟᱨ ᱚᱞᱪᱤᱠᱤᱛᱮ ᱠᱤᱛᱟᱹᱵ ᱪᱷᱟᱯᱟᱭ ᱟᱪᱚ ᱨᱮᱭᱟᱜ ᱵᱚᱱ ᱢᱚᱡᱽᱵᱩᱨᱤᱭᱟ ᱩᱱᱠᱩ ᱢᱤᱫ ᱯᱟᱨᱥᱮᱱᱴ ᱦᱚᱲ ᱚᱞᱪᱤᱠᱤ ᱵᱤᱨᱳᱫᱷ ᱛᱮᱫᱚ ᱚᱞ ᱪᱤᱠᱤ ᱨᱮᱭᱟᱜ ᱵᱤᱨᱳᱫᱷ ᱛᱮᱫᱚ ᱚᱞ ᱪᱤᱠᱤ ᱫᱚ ᱵᱟᱝ ᱨᱚᱠᱟᱜᱼᱟ ᱚᱱᱟ ᱤᱭᱟᱹᱛᱮ ᱤᱧ ᱢᱮᱱᱟ ᱵᱚᱭᱦᱟ ᱡᱩᱢᱤᱫ ᱠᱟᱛᱮ ᱫᱮ ᱱᱩᱠᱩ ᱚᱞ ᱪᱤᱠᱤ ᱵᱤᱨᱳᱫᱷᱤ ᱫᱚ ᱟᱠᱚ ᱠᱚ ᱢᱮᱱᱫᱟ ᱜᱳᱰᱳ ᱞᱮᱠᱟ ᱵᱚᱱ ᱚᱜ ᱠᱚᱣᱟ ᱟᱵᱚ ᱦᱚᱸ ᱜᱳᱰᱳ ᱞᱮᱠᱟ ᱵᱚᱱ ᱚᱜ ᱠᱚᱣᱟ ᱱᱩᱠᱩ ᱡᱟᱛᱚ ᱜᱳᱰᱳ ᱞᱮᱠᱟ ᱵᱚᱱ ᱪᱮᱫ ᱞᱮᱠᱟ ᱜᱳᱰᱳ ᱵᱚᱱ ᱚᱜ ᱮᱜ ᱠᱚᱣᱟ ᱱᱩᱠᱩ ᱵᱚᱱ ᱚᱜ ᱚᱰᱚᱠ ᱠᱚᱣᱟ ᱟᱨᱵᱚᱱ ᱞᱟᱜᱟ ᱧᱤᱨ ᱠᱚᱣᱟ ᱟᱹᱰᱤ ᱢᱟᱨᱟᱝ ᱵᱤᱫᱽᱣᱟᱱ ᱠᱚ ᱦᱩᱭ ᱟᱠᱟᱱᱟ ᱱᱩᱠᱩ ᱫᱚ ᱚᱞ ᱪᱤᱠᱤ ᱨᱮᱭᱟᱜ ᱫᱳᱥ ᱠᱚ ᱧᱟᱢ ᱮᱫᱟ ᱟᱹᱰᱤ ᱢᱟᱨᱟᱝ ᱯᱚᱱᱰᱤᱛ ᱠᱟᱱᱟ ᱠᱚ ᱭᱟᱱᱤ ᱱᱩᱠᱩ ᱥᱟᱢᱟᱝ ᱨᱮᱫᱚ ᱯᱩᱨᱟᱹ ᱵᱷᱟᱨᱚᱛ ᱫᱤᱥᱚᱢ ᱨᱮᱱ ᱥᱟᱱᱛᱷᱟᱞ ᱫᱚᱠᱚ ᱵᱮᱠᱟᱨ ᱜᱮᱭᱟ ᱱᱩᱠᱩ ᱫᱚ ᱟᱹᱰᱤ ᱢᱟᱨᱟᱝ ᱯᱚᱱᱰᱤᱛ ᱠᱚ ᱵᱮᱱᱟᱣ ᱟᱠᱟᱱᱟ ᱚᱞ ᱪᱤᱠᱤ ᱨᱮᱱ ᱫᱩᱥᱢᱟᱱ ᱱᱩᱠᱩ ᱟᱯᱱᱮ ᱟᱯ ᱨᱮ ᱵᱚᱦᱚᱛ ᱵᱟᱲᱟ ᱯᱚᱱᱰᱤᱛ ᱠᱚ ᱞᱮᱠᱷᱟᱜ ᱠᱟᱱᱟ ᱚᱞ ᱪᱤᱠᱤ ᱫᱚ ᱠᱤᱥᱤ ᱠᱤᱢᱚᱛ ᱨᱮ ᱵᱟᱠᱚ ᱨᱚᱠᱟᱣ ᱫᱟᱲᱮᱭᱟᱜᱼᱟ ᱠᱤᱥᱤ ᱢᱟᱭᱠᱟ ᱞᱟᱞᱟ ᱫᱟᱢ ᱵᱟᱹᱱᱩᱜᱼᱟ ᱡᱮ ᱚᱞ ᱪᱤᱠᱤ ᱨᱚᱠᱟᱣ ᱫᱟᱲᱮᱭᱟᱜᱼᱟ ᱚᱞ ᱪᱤᱠᱤ ᱫᱚ ᱡᱷᱟᱲᱠᱷᱚᱸᱰ ᱨᱮ ᱞᱟᱹᱜᱩᱜᱼᱟ ᱟᱨ ᱠᱮᱡᱤ ᱴᱩ ᱯᱤᱡᱤ ᱞᱟᱹᱜᱩᱜᱼᱟ ᱱᱚᱣᱟ ᱫᱚ ᱠᱤᱥᱤ ᱵᱷᱤ ᱦᱟᱞ ᱨᱮ ᱚᱞ ᱪᱤᱠᱤ ᱫᱚ ᱵᱟᱯᱮ ᱨᱚᱠᱟᱣ ᱫᱟᱲᱮᱭᱟᱜᱼᱟ ᱡᱟᱦᱟᱸ ᱛᱤᱱᱟᱹᱜ ᱯᱮ ᱠᱩᱛᱷᱟᱹ ᱡᱟᱦᱟᱸ ᱛᱤᱱᱟᱹᱜ ᱵᱷᱤᱰᱤᱭᱳ ᱯᱮ ᱵᱷᱟᱭᱨᱟᱞ ᱛᱤᱱᱟᱹᱜ ᱯᱮ ᱛᱤᱱᱟᱹᱜ ᱯᱮ ᱵᱤᱨᱩᱫᱟ ᱩᱱᱟᱹᱜ ᱜᱮ ᱚᱞ ᱪᱤᱠᱤ ᱟᱜᱮ ᱞᱟᱦᱟᱜᱼᱟ ᱩᱱᱟᱹᱜ ᱜᱮ ᱞᱟᱦᱟ ᱥᱮᱫ ᱛᱟᱲᱟᱢᱟᱭ ᱱᱤᱛ ᱢᱟ ᱵᱷᱟᱨᱚᱛ ᱫᱮᱥ ᱨᱮ ᱚᱞ ᱪᱤᱠᱤ ᱯᱷᱟᱹᱭᱞᱟᱹᱣ ᱪᱩᱠᱟᱹᱣ ᱟᱠᱟᱱ ᱪᱮᱫ ᱦᱚᱸ ᱵᱟᱯᱮ ᱪᱮᱠᱟ ᱫᱟᱲᱮᱭᱟᱜᱼᱟ ᱱᱤᱛᱚᱜ ᱵᱷᱟᱨᱚᱛ ᱫᱤᱥᱚᱢ ᱨᱮᱱ ᱵᱚᱭᱦᱟ ᱥᱟᱱᱛᱟᱲ ᱵᱚᱭᱦᱟ ᱠᱚ ᱱᱚᱣᱟ ᱵᱷᱤᱰᱤᱭᱳ ᱯᱮ ᱧᱮᱞᱮᱫ ᱠᱟᱱ ᱠᱷᱟᱱ ᱫᱮᱵᱚᱱ ᱡᱩᱢᱤᱫᱚᱜ ᱢᱟ ᱟᱨ ᱱᱩᱠᱩ ᱚᱞ ᱪᱤᱠᱤ ᱵᱤᱨᱳᱫᱷᱤ ᱫᱚ ᱫᱚᱵᱚᱱ ᱞᱟᱜᱟ ᱰᱤᱜᱽᱰᱤᱜᱟᱹᱣ ᱠᱚᱣᱟ ᱡᱟᱵ ᱛᱟᱠ ᱵᱟᱵᱚᱱ ᱞᱟᱜᱟ ᱠᱚᱣᱟ ᱛᱟᱵ ᱛᱟᱠ ᱱᱩᱠᱩ ᱤᱠᱟᱹ ᱵᱟᱵᱚᱱ ᱤᱠᱟᱹᱣ ᱠᱚᱣᱟ ᱟᱠᱚ ᱠᱚ ᱢᱮᱱᱫᱟ ᱛᱚ ᱢᱮᱱᱫᱟ ᱜᱩᱰᱩ ᱞᱮᱠᱟ ᱵᱚᱱ ᱚᱜ ᱠᱚᱣᱟ ᱱᱩᱠᱩ ᱵᱚᱱ ᱚᱜ ᱠᱚᱣᱟ ᱜᱩᱰᱩ ᱞᱮᱠᱟ ᱟᱨ ᱚᱜ ᱠᱟᱛᱮ ᱵᱚᱱ ᱩᱰᱩᱠ ᱠᱚᱣᱟ ᱟᱨ ᱵᱚᱱ ᱞᱟᱜᱟ ᱠᱚᱣᱟ ᱱᱩᱠᱩ ᱫᱚ ᱡᱟᱵ ᱛᱟᱠ ᱵᱟᱵᱚᱱ ᱞᱟᱜᱟ ᱩᱰᱩᱠ ᱠᱚᱣᱟ ᱛᱟᱵ ᱛᱟᱠ ᱵᱟᱵᱚᱱ ᱤᱠᱟᱹᱣ ᱠᱚᱣᱟ ᱟᱹᱰᱤ ᱢᱟᱨᱟᱝ ᱯᱚᱱᱰᱤᱛ ᱠᱚ ᱵᱮᱱᱟᱣ ᱟᱠᱟᱱᱟ ᱜᱩᱨᱩ ᱜᱚᱢᱠᱮ ᱠᱚ ᱟᱯᱢᱟᱱ ᱫᱮᱭᱟ ᱟᱫᱚ ᱯᱚᱱᱰᱤᱛ ᱨᱚᱜᱷᱩᱱᱟᱛᱷ ᱢᱩᱨᱢᱩᱣᱟᱜ ᱟᱭᱩᱨ ᱰᱟᱦᱟᱨ ᱩᱱᱤᱭᱟᱜ ᱚᱰᱚᱠ ᱪᱤᱠᱤ ᱫᱮᱵᱚᱱ ᱞᱟᱦᱟᱭᱟ ᱫᱮᱵᱚᱱ ᱞᱟᱦᱟᱭᱟ ᱵᱚᱭᱦᱟ ᱯᱩᱨᱟᱹ ᱵᱷᱟᱨᱚᱛ ᱫᱤᱥᱚᱢ ᱨᱮᱱ ᱥᱟᱱᱛᱷᱟᱞ ᱫᱮᱵᱚᱱ ᱡᱚᱢᱤᱫᱚᱜᱼᱟ᱾ ᱱᱩᱠᱩ ᱚᱞ ᱪᱤᱠᱤ ᱜᱟᱸᱰᱟᱨ ᱫᱚᱵᱚᱱ ᱞᱟᱜᱟ ᱠᱚᱣᱟ᱾ ᱚᱱᱟᱛᱮ ᱤᱧ ᱞᱟᱥᱴ ᱨᱮ ᱚᱞ ᱪᱤᱠᱤ ᱜᱟᱸᱰᱟᱨ, ᱚᱞ ᱪᱤᱠᱤ ᱵᱤᱨᱚᱫᱷᱤ ᱟᱜᱟᱨ ᱱᱚᱣᱟ ᱵᱤᱰᱤᱭᱳ ᱯᱮ ᱧᱮᱞᱮᱫ ᱠᱟᱱ ᱠᱷᱟᱱ ᱥᱟᱵᱫᱷᱟᱱᱚᱜ ᱯᱮ᱾ ᱚᱞ ᱪᱤᱠᱤ ᱵᱤᱨᱚᱫᱷ ᱵᱟᱹᱜᱤ ᱯᱮ ᱵᱟᱝᱠᱷᱟᱱ ᱵᱷᱟᱨᱚᱛ ᱫᱤᱥᱚᱢ ᱨᱮᱱ ᱥᱟᱱᱛᱷᱟᱞ ᱵᱟᱝ ᱠᱚ ᱟᱹᱭᱠᱟᱹᱣ ᱟᱯᱮᱭᱟ᱾ ᱤᱱᱟᱹᱜ ᱢᱮᱱ ᱠᱟᱛᱮ ᱜᱤᱧ ᱢᱩᱪᱟᱹᱫ ᱠᱮᱫᱟ᱾ ᱢᱟ ᱡᱚᱛᱚ ᱠᱚ ᱡᱚᱦᱟᱨ᱾